ᱛᱚ ᱜᱟᱛᱮ ᱠᱚᱧ ᱞᱟᱹᱭ ᱟᱯᱮᱭᱟ ᱱᱤᱭᱟᱹ ᱵᱟᱨᱥᱤᱧ ᱯᱟᱞᱮ ᱢᱤᱫᱴᱟᱝ ᱵᱟᱯᱞᱟ ᱵᱷᱤᱰᱤᱭᱳ ᱯᱮ ᱧᱮᱞ ᱵᱟᱲᱟ ᱟᱠᱟᱫ ᱜᱮᱭᱟ ᱯᱟᱥᱮᱡ ᱛᱚ ᱱᱚᱜᱼᱚ ᱱᱟ ᱡᱟᱦᱟᱸ ᱥᱟᱭᱤᱰ ᱨᱮ ᱱᱟᱦᱟᱜ ᱯᱮ ᱞᱟᱹᱭᱮᱫ ᱛᱟᱵᱚᱱᱟ ᱛᱚ ᱱᱚᱣᱟ ᱵᱷᱤᱰᱤᱭᱳ ᱛᱚ ᱱᱚᱣᱟ ᱫᱚ ᱦᱩᱭᱩᱜ ᱠᱟᱱᱟ ᱨᱟᱡᱩ ᱥᱚᱨᱮᱱ ᱟᱨ ᱡᱟᱦᱟᱸᱭ ᱫᱚ ᱦᱩᱭᱩᱜ ᱠᱟᱱᱟ ᱥᱤᱝᱜᱟᱨ ᱴᱷᱤᱠ ᱜᱮᱭᱟ ᱡᱟᱦᱟᱸ ᱥᱟᱱᱛᱟᱲ ᱯᱷᱤᱞᱢ ᱤᱱᱰᱟᱥᱴᱨᱤ ᱨᱤᱱᱤᱡ ᱥᱮ ᱮᱞᱵᱟᱢ ᱤᱱᱰᱟᱥᱴᱨᱤ ᱨᱤᱱᱤᱡ ᱥᱤᱝᱜᱟᱨ ᱠᱟᱱᱟᱭ ᱴᱷᱤᱠ ᱜᱮᱭᱟ ᱛᱚ ᱱᱩᱭ ᱯᱮ ᱧᱮᱞ ᱠᱟᱱ ᱜᱮᱭᱟ ᱛᱚ ᱱᱩᱭ ᱵᱟᱯᱞᱟᱭᱮᱱᱟᱭ ᱛᱚ ᱱᱩᱭ ᱪᱮᱛᱟᱱ ᱨᱮ ᱱᱚᱣᱟ ᱡᱟᱦᱟᱸ ᱵᱟᱯᱞᱟᱭᱮᱱᱟᱭ ᱛᱚ ᱱᱚᱣᱟ ᱪᱮᱛᱟᱱ ᱨᱮ ᱟᱹᱰᱤ ᱟᱭᱢᱟ ᱰᱷᱮᱨ ᱠᱩᱠᱞᱤ ᱠᱚ ᱦᱤᱡᱩᱜ ᱠᱟᱱ ᱛᱟᱵᱚᱱᱟ ᱛᱚ ᱚᱱᱟ ᱠᱚᱜᱮ ᱵᱚᱱ ᱵᱟᱰᱟᱭ ᱧᱟᱢᱟ ᱛᱚ ᱱᱚᱣᱟ ᱵᱷᱤᱰᱤᱭᱳ ᱢᱩᱪᱟᱹᱫ ᱫᱷᱟᱹᱵᱤᱡ ᱡᱟᱹᱨᱩᱲ ᱧᱮᱞ ᱛᱟᱵᱚᱱ ᱯᱮ ᱛᱚ ᱱᱚᱰᱮ ᱫᱚ ᱦᱩᱭᱩᱜ ᱠᱟᱱᱟ ᱡᱟᱦᱟᱸ ᱫᱚ ᱨᱟᱡᱩ ᱥᱚᱨᱮᱱ ᱥᱟᱶᱛᱮ ᱡᱟᱦᱟᱸᱭ ᱫᱚ ᱠᱩᱲᱤ ᱦᱚᱲᱟᱜ ᱧᱩᱛᱩᱢ ᱫᱚ ᱦᱩᱭᱩᱜ ᱠᱟᱱᱟ ᱥᱩᱴᱤ ᱠᱤᱥᱠᱩ ᱴᱷᱤᱠ ᱜᱮᱭᱟ ᱛᱚ ᱱᱩᱠᱤᱱ ᱠᱤᱱ ᱵᱟᱯᱞᱟ ᱟᱠᱟᱱᱟ ᱱᱟᱦᱟᱜ ᱟᱨ ᱡᱟᱦᱟᱸ ᱫᱚ ᱵᱟᱰᱟᱭ ᱧᱟᱢᱚᱜ ᱠᱟᱱᱟ ᱩᱱᱠᱤᱱ ᱫᱚ ᱞᱟᱦᱟᱛᱮ ᱢᱤᱫ ᱫᱷᱟᱣ ᱠᱤᱱ ᱵᱟᱯᱞᱟ ᱟᱠᱟᱱᱟ ᱴᱷᱤᱠ ᱜᱮᱭᱟ ᱟᱨ ᱱᱤᱛᱚᱜ ᱯᱷᱤᱨ ᱥᱮ ᱠᱤᱱ ᱵᱟᱯᱞᱟ ᱟᱠᱟᱱᱟ ᱛᱚ ᱱᱚᱝᱠᱟ ᱫᱚ ᱪᱮᱫ ᱞᱮᱠᱟ ᱴᱷᱤᱠ ᱜᱮᱭᱟ ᱛᱚ ᱟᱨ ᱩᱱᱠᱤᱱᱤᱡ ᱢᱤᱫᱴᱟᱝ ᱜᱤᱫᱽᱨᱟᱹ ᱦᱚᱸ ᱢᱮᱱᱟᱜ ᱟᱠᱟᱫᱮᱭᱟ ᱴᱷᱤᱠ ᱜᱮᱭᱟ ᱛᱚ ᱜᱟᱛᱮ ᱠᱚᱧ ᱞᱟᱹᱭ ᱯᱮᱭᱟ ᱡᱟᱦᱟᱸ ᱵᱟᱲᱟᱭ ᱧᱟᱢᱚᱜ ᱠᱟᱱᱟ ᱡᱮ ᱢᱮᱱᱛᱮ ᱨᱟᱡᱩ ᱥᱚᱨᱮᱱ ᱛᱟᱹᱠᱤᱱ ᱫᱚ ᱞᱟᱦᱟᱛᱮ ᱦᱚᱸ ᱢᱤᱫ ᱫᱷᱟᱣ ᱠᱤᱱ ᱵᱟᱯᱞᱟ ᱟᱠᱟᱱᱟ ᱡᱟᱦᱟᱸ ᱫᱚ ᱟᱸᱡᱚᱢ ᱧᱟᱢᱚᱜ ᱠᱟᱱᱟ ᱡᱮ ᱢᱮᱱᱛᱮ ᱠᱨᱤᱥᱪᱟᱱ ᱞᱮᱠᱟᱛᱮ ᱠᱤᱱ ᱵᱟᱯᱞᱟ ᱟᱠᱟᱱᱟ ᱴᱷᱤᱠ ᱜᱮᱭᱟ ᱠᱨᱤᱥᱪᱟᱱ ᱨᱮᱱᱟᱜ ᱟᱹᱨᱤᱪᱟᱹᱞᱤ ᱪᱮᱫ ᱞᱮᱠᱟ ᱚᱱᱠᱟ ᱠᱤᱱ ᱵᱟᱯᱞᱟ ᱟᱠᱟᱱᱟ ᱴᱷᱤᱠ ᱜᱮᱭᱟ ᱟᱨ ᱱᱤᱛᱚᱜ ᱡᱟᱦᱟᱸ ᱠᱤᱱ ᱵᱟᱯᱞᱟᱭᱮᱱᱟ ᱱᱚᱣᱟ ᱫᱚ ᱟᱵᱚ ᱥᱟᱱᱛᱟᱲ ᱨᱮᱱᱟᱜ ᱟᱹᱨᱤᱪᱟᱹᱞᱤ ᱡᱟᱦᱟᱸ ᱞᱮᱠᱟ ᱚᱱᱠᱟ ᱠᱤᱱ ᱵᱟᱯᱞᱟ ᱟᱠᱟᱱᱟ ᱛᱚ ᱱᱚᱰᱮ ᱟᱹᱰᱤ ᱢᱟᱨᱟᱝ ᱢᱟᱱᱮ ᱢᱟᱡᱟᱠ ᱞᱮᱠᱟ ᱵᱩᱡᱷᱟᱹᱜ ᱠᱟᱱᱟ ᱡᱟᱦᱟᱸ ᱫᱚ ᱦᱩᱭᱩᱜ ᱠᱟᱱᱟ ᱢᱟᱱᱮ ᱮᱠ ᱥᱟᱱᱛᱟᱲ ᱢᱟᱱᱮ ᱞᱟᱦᱟᱛᱮ ᱢᱟᱱᱮ ᱢᱤᱫ ᱫᱷᱟᱣ ᱮᱴᱟᱜ ᱤᱭᱟᱹᱛᱮᱢ ᱵᱟᱯᱞᱟᱭᱮᱱᱟ ᱴᱷᱤᱠ ᱜᱮᱭᱟ ᱛᱚ ᱚᱱᱟ ᱥᱟᱶᱛᱮ ᱯᱷᱤᱨ ᱟᱨ ᱱᱤᱛᱚᱜ ᱯᱷᱤᱨ ᱫᱚᱦᱲᱟ ᱛᱮ ᱯᱷᱤᱨ ᱟᱵᱚᱣᱟᱜ ᱥᱟᱱᱛᱟᱲ ᱟᱹᱨᱤᱪᱟᱹᱞᱤ ᱞᱮᱠᱟ ᱛᱮᱠᱤᱱ ᱵᱟᱯᱞᱟᱜ ᱠᱟᱱᱟ ᱛᱚ ᱱᱚᱣᱟ ᱟᱹᱰᱤ ᱢᱟᱨᱟᱝ ᱢᱟᱡᱟᱠ ᱞᱮᱠᱟᱛᱮ ᱦᱩᱭᱩᱜ ᱠᱟᱱᱟ ᱴᱷᱤᱠ ᱜᱮᱭᱟ ᱛᱚ ᱱᱚᱣᱟ ᱵᱟᱵᱚᱛ ᱛᱮ ᱟᱯᱮᱭᱟᱜ ᱪᱮᱫ ᱨᱟᱭ ᱢᱮᱱᱟᱜᱼᱟ ᱠᱟᱢᱮᱱᱴ ᱟᱛᱮ ᱱᱤᱦᱟᱹᱛᱤ ᱞᱟᱹᱭ ᱛᱟᱵᱚᱱ ᱯᱮ ᱴᱷᱤᱠ ᱜᱮᱭᱟ ᱟᱨ ᱡᱟᱦᱟᱸ ᱱᱚᱰᱮ ᱮᱠ ᱵᱷᱤᱰᱤᱭᱳ ᱠᱞᱤᱯ ᱤᱧ ᱫᱮᱠᱷᱟᱣ ᱵᱚᱱᱟ ᱡᱟᱦᱟᱸ ᱫᱚ ᱵᱟᱥᱠᱮ ᱵᱟᱵᱚᱛ ᱛᱮᱠᱤᱱ ᱱᱚᱣᱟ ᱠᱟᱛᱷᱟ ᱠᱤᱱ ᱞᱟᱹᱭ ᱠᱟᱜᱼᱟ ᱡᱮ ᱡᱟᱦᱟᱸ ᱫᱚ ᱫᱟᱹᱣᱲᱟᱹ ᱪᱮᱛᱟᱱ ᱨᱮᱫᱚ ᱰᱟᱹᱝᱜᱩ ᱠᱩᱲᱤ ᱜᱮᱠᱚ ᱫᱮᱡᱚᱜᱼᱟ ᱴᱷᱤᱠ ᱜᱮᱭᱟ ᱛᱚ ᱱᱚᱣᱟ ᱨᱮᱦᱚᱸ ᱟᱹᱰᱤ ᱦᱚᱲᱟᱜ ᱠᱩᱠᱞᱤ ᱦᱤᱡᱩᱜ ᱠᱟᱱᱟ ᱡᱮ ᱢᱮᱱᱛᱮ ᱩᱱᱠᱤᱱ ᱢᱟ ᱵᱟᱯᱞᱟ ᱟᱠᱟᱱᱟ ᱠᱤᱱ ᱞᱟᱦᱟᱛᱮ ᱟᱨ ᱚᱱᱟ ᱥᱟᱶᱛᱮ ᱜᱤᱫᱽᱨᱟᱹ ᱦᱚᱸ ᱢᱮᱱᱟᱜ ᱠᱟᱫᱮᱭᱟ ᱴᱷᱤᱠ ᱜᱮᱭᱟ ᱛᱚ ᱜᱤᱫᱽᱨᱟᱹ ᱦᱩᱭ ᱟᱛᱮ ᱟᱨ ᱚᱱᱟ ᱥᱟᱶᱛᱮ ᱫᱚᱦᱲᱟ ᱯᱷᱤᱨ ᱫᱟᱹᱣᱲᱟᱹ ᱪᱮᱛᱟᱱ ᱨᱮᱠᱤᱱ ᱵᱟᱯᱞᱟᱜ ᱠᱟᱱᱟ ᱛᱚ ᱱᱚᱣᱟ ᱠᱤᱱ ᱞᱟᱹᱭ ᱠᱟᱜᱼᱟ ᱵᱟᱥᱠᱮ ᱵᱟᱵᱩ

ᱦᱮᱸᱪᱮ ᱟᱨ ᱛᱚ ᱤᱧ ᱯᱟᱦᱴᱟ ᱥᱮᱫ ᱠᱷᱚᱱᱟᱜ ᱱᱚᱜᱼᱚ ᱱᱚᱣᱟ ᱦᱚᱸ ᱟᱹᱰᱤ ᱢᱟᱨᱟᱝ ᱠᱩᱠᱞᱤ ᱦᱤᱡᱩᱜ ᱠᱟᱱᱟ ᱪᱮ ᱟᱯᱮ ᱯᱟᱦᱴᱟ ᱥᱮᱫ ᱠᱷᱚᱱᱟᱜ ᱦᱚᱸ ᱠᱩᱠᱞᱤ ᱦᱤᱡᱩᱜ ᱠᱟᱱ ᱜᱮᱭᱟ ᱪᱮ ᱢᱟᱱᱮ ᱢᱤᱫᱴᱟᱝ ᱢᱟᱱᱮ ᱠᱨᱤᱥᱪᱟᱱ ᱞᱮᱠᱟᱛᱮ ᱵᱟᱯᱞᱟᱭᱮᱱᱟ ᱯᱷᱤᱨ ᱟᱵᱚᱣᱟᱜ ᱥᱟᱱᱛᱟᱲ ᱨᱮ ᱦᱮᱡ ᱠᱟᱛᱮ ᱯᱷᱤᱨ ᱥᱟᱱᱛᱟᱲ ᱟᱹᱨᱤᱪᱟᱹᱞᱤ ᱞᱮᱠᱟᱛᱮ ᱪᱮᱫ ᱞᱮᱠᱟᱛᱮ ᱵᱟᱯᱞᱟᱜ ᱠᱟᱱᱟ ᱴᱷᱤᱠ ᱜᱮᱭᱟ ᱛᱚ ᱱᱚᱣᱟ ᱟᱹᱰᱤ ᱢᱟᱨᱟᱝ ᱠᱩᱠᱞᱤ ᱠᱟᱱᱟ ᱛᱚ ᱟᱯᱮᱭᱟᱜ ᱱᱚᱣᱟ ᱵᱟᱵᱚᱛ ᱛᱮ ᱪᱮᱫ ᱨᱟᱭ ᱢᱮᱱᱟᱜ ᱠᱟᱢᱮᱱᱴ ᱟᱛᱮ ᱱᱤᱦᱟᱹᱛᱤ ᱞᱟᱹᱭ ᱛᱟᱵᱚᱱ ᱯᱮ ᱴᱷᱤᱠ ᱜᱮᱭᱟ ᱛᱚ ᱡᱟᱦᱟᱸ ᱛᱤᱱᱟᱹᱜ ᱜᱮ ᱜᱟᱹᱠᱷᱩᱲ ᱜᱚᱢᱠᱮ ᱪᱮ ᱡᱟᱦᱟᱸ ᱛᱤᱱᱟᱹᱜ ᱜᱮ ᱵᱟᱰᱟᱭ ᱞᱮᱠᱟᱱ ᱦᱚᱲ ᱠᱚ ᱢᱮᱱᱟᱜ ᱯᱮᱭᱟ ᱛᱚ ᱡᱟᱦᱟᱸᱭ ᱠᱚ ᱱᱚᱣᱟ ᱵᱷᱤᱰᱤᱭᱳ ᱯᱮ ᱧᱮᱞᱮᱫ ᱛᱟᱵᱚᱱᱟ ᱛᱚ ᱯᱞᱤᱡ ᱟᱯᱮ ᱠᱟᱢᱮᱱᱴ ᱟᱛᱮ ᱱᱤᱦᱟᱹᱛ ᱞᱟᱹᱭ ᱛᱟᱵᱚᱱ ᱯᱮ ᱡᱮ ᱢᱤᱫᱴᱟᱝ ᱡᱟᱦᱟᱸ ᱠᱨᱤᱥᱪᱟᱱ ᱞᱮᱠᱟᱛᱮ ᱵᱟᱯᱞᱟᱭᱮᱱᱟ ᱯᱷᱤᱨ ᱩᱱᱤ ᱥᱟᱱᱛᱟᱲ ᱞᱮᱠᱟᱛᱮ ᱵᱟᱯᱞᱟᱜ ᱠᱟᱱᱟᱭ ᱛᱚ ᱱᱚᱣᱟ ᱫᱚ ᱪᱮᱫ ᱟᱵᱚᱣᱟᱜ ᱥᱟᱱᱛᱟᱲ ᱟᱹᱨᱤᱪᱟᱹᱞᱤ ᱨᱮᱱᱟᱜ ᱮᱠ ᱵᱚᱦᱩᱛ ᱵᱚᱲᱟ ᱢᱟᱡᱟᱠ ᱞᱮᱠᱟ ᱦᱩᱭᱩᱜ ᱠᱟᱱᱟ ᱛᱚ ᱡᱩᱫᱤ ᱥᱟᱹᱨᱤᱜᱮ ᱨᱟᱡᱩ ᱥᱚᱨᱮᱱ ᱛᱮᱠᱤᱱ ᱞᱟᱦᱟ ᱛᱮᱠᱤᱱ ᱵᱟᱯᱞᱟ ᱠᱟᱱᱟ ᱛᱚ ᱟᱨ ᱱᱤᱛᱚᱜ ᱫᱚᱦᱲᱟ ᱥᱟᱱᱛᱟᱲ ᱟᱹᱨᱤᱪᱟᱹᱞᱤ ᱞᱮᱠᱟ ᱛᱮᱠᱤᱱ ᱵᱟᱯᱞᱟᱜ ᱠᱟᱱᱟ ᱛᱚ ᱱᱚᱣᱟ ᱟᱹᱰᱤ ᱢᱟᱨᱟᱝ ᱢᱟᱡᱟᱠ ᱞᱮᱠᱟᱛᱮ ᱦᱩᱭᱩᱜ ᱠᱟᱱᱟ

ᱱᱩᱭ ᱫᱚ ᱱᱟᱦᱟᱜ ᱢᱟᱲᱟᱝ ᱛᱮᱭ ᱵᱟᱯᱞᱟ ᱟᱠᱟᱱᱟ ᱟᱨ ᱚᱱᱟ ᱞᱮᱠᱟᱛᱮ ᱯᱷᱤᱨ ᱱᱤᱛᱚᱜ ᱟᱵᱚᱣᱟᱜ ᱥᱟᱱᱛᱟᱲᱤ ᱟᱹᱨᱤᱪᱟᱹᱞᱤ ᱞᱮᱠᱟᱛᱮ ᱵᱟᱯᱞᱟ ᱠᱟᱛᱮ ᱫᱟᱹᱣᱲᱟᱹ ᱪᱮᱛᱟᱱ ᱨᱮᱠᱤᱱ ᱤᱛᱩᱫ ᱥᱤᱸᱫᱩᱨ ᱮᱱᱟ ᱵᱟᱯᱞᱟ ᱮᱱᱟᱠᱤᱱ ᱴᱷᱤᱠ ᱜᱮᱭᱟ ᱛᱚ ᱱᱚᱣᱟ ᱪᱮᱫ ᱰᱟᱺᱜᱩᱣᱟᱹ ᱠᱩᱲᱤ ᱜᱮᱠᱚ ᱫᱮᱡ ᱫᱟᱲᱮᱭᱟᱜᱼᱟ ᱥᱮ ᱵᱟᱹᱦᱩ ᱠᱩᱲᱤ ᱦᱚᱸ ᱫᱟᱹᱣᱲᱟᱹ ᱪᱮᱛᱟᱱ ᱨᱮ ᱫᱮᱡ ᱟᱛᱮ ᱯᱷᱤᱨ ᱥᱮᱠᱚ ᱵᱟᱯᱞᱟ ᱫᱟᱲᱮᱭᱟᱜᱼᱟ ᱛᱚ ᱱᱚᱣᱟ ᱵᱟᱵᱚᱛ ᱦᱚᱸ ᱟᱯᱮ ᱠᱚᱢᱮᱱᱴ ᱟᱛᱮ ᱱᱤᱦᱟᱹᱛᱤ ᱞᱟᱹᱭ ᱛᱟᱵᱚᱱ ᱯᱮ ᱢᱟ ᱮᱱᱠᱷᱟᱱ ᱢᱩᱪᱟᱹᱫ ᱨᱮ ᱡᱚᱛᱚ ᱠᱚ ᱡᱚᱦᱟᱨ